ᱚᱱᱟ ᱠᱟᱛᱷᱟᱧ ᱫᱤᱥᱟᱹᱭ ᱜᱮᱭᱟ ᱚᱠᱟ ᱠᱟᱛᱷᱟ ᱫᱚ ᱟᱢᱮᱢ ᱢᱮᱱ ᱞᱮᱜᱼᱟ ᱚᱠᱟ ᱠᱟᱛᱷᱟ ᱞᱟᱹᱭ ᱢᱮᱥᱮ ᱮᱠᱷᱚᱱ ᱢᱮ ᱫᱟᱜ ᱚ ᱦᱚ ᱚᱱᱟ ᱢᱮᱫ ᱫᱟᱜ ᱡᱚᱨᱚᱜ ᱠᱟᱛᱷᱟᱢ ᱞᱟᱹᱭᱮᱜᱼᱟ ᱤᱧ ᱫᱩᱧ ᱢᱮᱱᱟ ᱯᱟᱞᱮ ᱟᱨ ᱪᱮᱫ ᱫᱟᱜ ᱠᱚ ᱡᱚᱨᱚᱜ ᱠᱟᱱ ᱛᱟᱢᱟ ᱚᱱᱟ ᱠᱷᱟᱹᱛᱤᱨ ᱤᱧ ᱦᱚᱸ ᱠᱚᱱᱯᱷᱤᱭᱩᱡᱽ ᱨᱤᱧ ᱛᱟᱦᱮᱸᱭᱮᱱᱟ ᱛᱚ ᱯᱩᱭᱞᱩ ᱨᱮ ᱥᱟᱱᱟᱢ ᱠᱚ ᱡᱚᱦᱟᱨ ᱜᱮ ᱱᱚᱣᱟ ᱤᱧᱟᱹᱜ ᱯᱤ ᱮᱥ ᱡᱤ ᱮᱠᱥᱴᱨᱳ ᱮᱠ ᱪᱮᱱᱮᱞ ᱯᱟᱦᱴᱟ ᱠᱷᱚᱱ ᱟᱨ ᱢᱤᱫᱴᱟᱝ ᱱᱟᱣᱟ ᱵᱷᱤᱰᱤᱭᱳ ᱨᱮ ᱛᱮᱦᱮᱧ ᱫᱚ ᱟᱨ ᱢᱤᱫᱴᱟᱝ ᱱᱟᱣᱟ ᱵᱷᱤᱰᱤᱭᱳ ᱟᱹᱜᱩ ᱠᱟᱛᱮᱧ ᱦᱮᱡ ᱟᱠᱟᱱ ᱛᱟᱵᱚᱱᱟ ᱥᱟᱱᱟᱢ ᱵᱚᱭᱦᱟ ᱠᱚᱧ ᱱᱮᱦᱚᱨ ᱯᱮᱭᱟ ᱱᱚᱣᱟ ᱵᱷᱤᱰᱤᱭᱳ ᱞᱟᱥᱟᱨᱤᱡ ᱧᱮᱞ ᱛᱟᱵᱚᱱ ᱯᱮ ᱟᱯᱮ ᱦᱚᱸ ᱨᱟᱹᱥᱠᱟᱹ ᱯᱮ ᱵᱩᱡᱷᱟᱹᱣᱟ ᱟᱨ ᱤᱱᱡᱚᱭ ᱛᱟᱵᱚᱱ ᱯᱮ ᱛᱚᱵᱮ ᱫᱮᱞᱟ ᱵᱚᱱ ᱚᱠᱛᱚ ᱵᱟᱵᱚᱱ ᱵᱤᱞᱚᱢᱟ ᱟᱨ ᱱᱚᱣᱟ ᱵᱷᱤᱰᱤᱭᱳ ᱵᱚᱱ ᱮᱛᱚᱦᱚᱵ ᱠᱟᱜᱼᱟ ᱫᱮᱠᱷᱤᱡ ᱫᱮᱨ ᱦᱟᱞᱠᱟ ᱛᱚ ᱴᱷᱚᱞ ᱠᱟᱱᱟ ᱦᱟᱞᱠᱟ ᱥᱚᱠᱛᱚᱢ ᱤᱭᱟᱹᱧ ᱠᱟᱱᱟ ᱫᱟᱫᱟ ᱵᱷᱟᱹᱭ ᱤᱭᱟ ᱥᱚᱠᱛᱚ ᱫᱚ ᱟᱞᱚᱢ ᱤᱭᱟᱹᱭᱟ ᱤᱭᱟᱹ ᱤᱭᱟᱹᱛᱮ ᱩᱱᱤ ᱢᱟ ᱠᱷᱟᱨᱟᱯ ᱪᱟᱵᱟ ᱠᱮᱫᱮ ᱫᱚ ᱥᱚᱠᱛᱚ ᱫᱚ ᱟᱞᱚᱢ ᱤᱭᱟᱹᱭᱟ ᱟᱢᱟᱜ ᱦᱚᱸ ᱠᱟᱹᱴᱤᱡ ᱵᱩᱡᱷᱟᱹᱣ ᱠᱚᱫᱚ ᱢᱮᱱᱟᱜ ᱛᱟᱢᱟ ᱥᱮ ᱵᱟᱝᱟ ᱥᱚᱠᱛᱚᱢ ᱤᱭᱟᱹᱭᱮ ᱠᱟᱱ ᱫᱚ ᱦᱩᱭᱮᱱᱟ ᱫᱟᱫᱟ ᱵᱷᱟᱹᱭ ᱤᱱᱟᱹᱜ ᱜᱮ ᱠᱩᱲᱤ ᱜᱟᱱᱮᱢ ᱡᱟᱹᱥᱛᱤ ᱠᱟᱱ ᱫᱚ ᱦᱤᱞᱤ ᱫᱟᱹᱭ ᱢᱟᱢ ᱞᱟᱸᱜᱟ ᱪᱟᱵᱟ ᱠᱮᱫᱮ ᱫᱚ ᱞᱟᱜᱟᱣ ᱞᱟᱜᱟᱣ ᱛᱮᱢ ᱞᱟᱸᱜᱟ ᱪᱟᱵᱟ ᱠᱮᱫᱮᱭᱟ ᱤᱱᱟᱹᱜ ᱠᱟᱭ ᱢᱮ ᱫᱟᱫᱟ ᱤᱱᱟᱹᱜ ᱠᱟᱭ ᱢᱮ ᱦᱤᱞᱤ ᱫᱟᱹᱭ ᱫᱚ ᱞᱟᱸᱜᱟ ᱪᱟᱵᱟ ᱠᱮᱫᱮᱭᱟ

ᱱᱮᱠᱥᱴ ᱴᱟᱭᱤᱢ ᱨᱮᱵᱚᱱ ᱧᱟᱯᱟᱢᱟ ᱱᱚᱝᱠᱟ ᱜᱮ ᱱᱟᱣᱟ ᱱᱟᱣᱟ ᱵᱷᱤᱰᱤᱭᱳ ᱨᱮ ᱛᱚ ᱤᱱᱟᱹ ᱦᱟᱹᱨᱤᱡ ᱛᱮ ᱵᱤᱫᱟᱹᱭ ᱤᱢᱟᱹᱧ ᱛᱟᱵᱚᱱ ᱯᱮ ᱢᱟ ᱮᱱᱠᱷᱟᱱ ᱱᱤᱛᱚᱜᱟᱜ ᱵᱷᱤᱰᱤᱭᱳ ᱱᱚᱰᱮ ᱜᱤᱧ ᱛᱷᱩᱠᱟᱹᱢ ᱠᱟᱜ ᱠᱟᱱ ᱛᱟᱵᱚᱱᱟ ᱥᱟᱱᱟᱢ ᱠᱚ ᱤᱧ ᱯᱟᱦᱴᱟ ᱠᱷᱚᱱ ᱢᱩᱪᱟᱹᱫ ᱜᱚᱰ ᱟᱨ ᱡᱚᱦᱟᱨ